ᱡᱚᱦᱟᱨ ᱛᱮᱦᱮᱧᱟᱜ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱛᱮᱦᱮᱧᱟᱜ ᱵᱷᱤᱰᱤᱭᱳ ᱫᱚ ᱠᱚᱵᱤ ᱜᱩᱨᱩ ᱥᱟᱹᱫᱷᱩ ᱨᱟᱢᱪᱟᱸᱫᱽ ᱢᱩᱨᱢᱩ ᱤᱫᱤ ᱠᱟᱛᱮ ᱠᱚᱵᱤ ᱜᱩᱨᱩ ᱫᱚᱭ ᱡᱟᱱᱟᱢ ᱞᱮᱱᱟ ᱯᱚᱥᱪᱤᱢ ᱵᱟᱝᱞᱟ ᱯᱚᱱᱚᱛ ᱨᱮ ᱢᱮᱱᱟᱜ ᱱᱤᱛ ᱡᱷᱟᱲᱜᱨᱟᱢ ᱡᱮᱞᱟ ᱨᱮᱭᱟᱜ ᱠᱟᱢᱟᱨᱵᱟᱸᱫᱤ ᱟᱛᱳ ᱨᱮ ᱡᱟᱱᱟᱢ ᱢᱟᱹᱦᱤᱛ ᱫᱚ ᱵᱟᱝᱞᱟ ᱥᱳᱞᱳᱭ ᱵᱟᱹᱭᱥᱟᱹᱠᱷ ᱛᱮᱨᱚᱥᱚ ᱪᱟᱨ ᱥᱟᱞ ᱟᱨ ᱤᱝᱨᱮᱡᱤ ᱫᱚ ᱟᱴᱷᱨᱚᱥᱚ ᱥᱟᱛᱟᱱᱚᱵᱵᱳᱭ ᱥᱟᱞ ᱨᱮ ᱟᱡ ᱵᱟᱵᱟ ᱫᱚ ᱢᱳᱦᱚᱱ ᱢᱩᱨᱢᱩ ᱟᱨ ᱟᱭᱳ ᱫᱚ ᱠᱩᱱᱤ ᱢᱩᱨᱢᱩ ᱥᱟᱱᱛᱟᱲᱤ ᱥᱟᱶᱦᱮᱫ ᱵᱟᱜᱟᱱ ᱥᱮᱫ ᱡᱩᱫᱤ ᱵᱚᱱ ᱠᱚᱭᱚᱜᱟ ᱥᱟᱶᱦᱮᱫ ᱵᱟᱜᱟᱱ ᱨᱮ ᱡᱟᱦᱟᱸᱭᱟᱜ ᱠᱟᱹᱨᱫᱷᱟᱹᱱᱤ ᱯᱳᱭᱞᱳ ᱨᱮ ᱧᱟᱢᱚᱜᱼᱟ ᱩᱱᱤ ᱫᱚᱭ ᱦᱩᱭᱩᱜ ᱠᱟᱱᱟ ᱠᱚᱵᱤ ᱜᱩᱨᱩ ᱥᱟᱹᱫᱷᱩ ᱨᱟᱢᱪᱟᱸᱫᱽ ᱢᱩᱨᱢᱩ ᱩᱱ ᱚᱠᱛᱚ ᱫᱚ ᱪᱟᱞᱟᱜ ᱠᱟᱱᱟ ᱤᱝᱨᱮᱡᱽ ᱠᱚᱣᱟᱜ ᱥᱟᱥᱚᱱ ᱥᱟᱱᱛᱟᱲ ᱠᱚᱣᱟᱜ ᱩᱱ ᱫᱚ ᱟᱹᱰᱤ ᱵᱟᱹᱲᱤᱡ ᱯᱚᱨᱤᱥᱛᱷᱤᱛᱤ ᱛᱟᱦᱮᱸ ᱠᱟᱱᱟ ᱮᱴᱟᱜ ᱡᱟᱹᱛ ᱠᱚ ᱥᱟᱱᱛᱟᱲ ᱠᱚ ᱦᱤᱨᱠᱟᱹ ᱟᱠᱚ ᱠᱟᱱ ᱛᱟᱦᱮᱸᱫ ᱫᱚᱠᱟᱱ ᱵᱟᱡᱟᱨ ᱠᱚᱨᱮ ᱡᱟᱦᱟᱱᱟᱜ ᱮᱢ ᱠᱤᱨᱤᱧᱟ ᱟᱹᱰᱤ ᱥᱟᱺᱜᱤᱧ ᱠᱷᱚᱱ ᱠᱚ ᱮᱢᱚᱜ ᱠᱟᱱ ᱛᱟᱦᱮᱸᱫ ᱫᱤᱠᱩ ᱚᱲᱟᱜ ᱠᱚᱨᱮ ᱮᱢ ᱵᱚᱞᱚ ᱞᱮᱱᱠᱷᱟᱱ ᱟᱢ ᱩᱰᱩᱠ ᱛᱟᱭᱚᱢ ᱚᱠᱟ ᱠᱚᱨᱮ ᱮᱢ ᱫᱩᱲᱩᱵ ᱛᱤᱸᱜᱩ ᱟᱠᱟᱱᱟ ᱚᱱᱟ ᱴᱷᱟᱶ ᱨᱮ ᱜᱩᱨᱤᱡ ᱫᱟᱜ ᱠᱚ ᱤᱨᱪᱤᱭᱟᱜ ᱠᱟᱱ ᱛᱟᱦᱮᱸᱫ ᱮᱴᱟᱜ ᱡᱟᱹᱛ ᱠᱚ ᱟᱭᱢᱟ ᱞᱮᱠᱟᱱ ᱠᱟᱨᱥᱟᱹᱫᱤ ᱠᱟᱛᱮ ᱥᱟᱱᱛᱟᱲ ᱠᱚᱣᱟᱜ ᱥᱟᱱᱟᱢ ᱚᱛ ᱦᱟᱥᱟ ᱠᱚ ᱨᱮᱡ ᱪᱟᱵᱟᱭᱮᱫ ᱠᱚ ᱛᱟᱦᱮᱸᱫ ᱟᱨ ᱟᱭᱢᱟ ᱞᱮᱠᱟ ᱵᱷᱟᱵᱽ ᱛᱮᱠᱚ ᱱᱟᱦᱟᱪᱟᱨᱮᱫ ᱠᱚ ᱛᱟᱦᱮᱸᱫ ᱫᱷᱚᱨᱚᱢ ᱪᱮᱛᱟᱱ ᱨᱮᱦᱚᱸ ᱮᱴᱟᱜ ᱡᱟᱹᱛ ᱠᱚᱣᱟᱜ ᱚᱨᱥᱚᱝ ᱫᱚ ᱧᱩᱨ ᱞᱮᱱ ᱜᱮᱭᱟ ᱫᱤᱥᱚᱢ ᱨᱮᱱ ᱢᱟᱹᱱᱢᱤ ᱠᱚ ᱟᱯᱲᱮᱭᱟᱜ ᱵᱟᱹᱜᱤ ᱠᱟᱛᱮᱫ ᱮᱴᱟᱜ ᱰᱟᱦᱟᱨ ᱥᱮᱫ ᱠᱚ ᱢᱚᱦᱰᱟᱜ ᱠᱟᱱᱟ ᱥᱟᱱᱛᱟᱲ ᱠᱚ ᱛᱟᱞᱟᱨᱮ ᱢᱤᱫᱴᱟᱝ ᱟᱹᱰᱤ ᱢᱟᱨᱟᱝ ᱵᱟᱹᱲᱤᱡ ᱦᱚᱭ ᱦᱤᱸᱥᱤᱫ ᱜᱩᱨᱞᱟᱹᱜ ᱠᱟᱱᱟ ᱱᱚᱝᱠᱟᱱ ᱢᱩᱦᱤᱢ ᱫᱚᱥᱟ ᱧᱮᱞ ᱠᱟᱛᱮ ᱜᱟᱹᱦᱤᱨ ᱟᱹᱠᱤᱞᱟᱱ ᱠᱚᱵᱤᱜᱩᱨᱩ ᱥᱟᱹᱫᱷᱩ ᱨᱟᱢᱪᱟᱸᱫᱽ ᱢᱩᱨᱢᱩ ᱢᱚᱱᱮ ᱡᱤᱣᱤ ᱦᱚᱲᱢᱚᱭ ᱟᱞᱟᱭ ᱠᱮᱫᱟ ᱥᱟᱱᱛᱟᱲᱤ ᱡᱟᱹᱛᱤ ᱯᱟᱹᱨᱥᱤ ᱫᱷᱚᱨᱚᱢ ᱞᱟᱠᱪᱟᱨ ᱵᱟᱧᱪᱟᱣ ᱞᱟᱹᱜᱤᱫ ᱥᱟᱱᱛᱟᱲ ᱥᱟᱶᱛᱟ ᱨᱮᱭᱟᱜ ᱥᱟᱜᱟᱲ ᱪᱟᱠᱟ ᱟᱞᱚ ᱦᱟᱱᱛᱮ ᱱᱟᱛᱮᱜ ᱢᱟ ᱢᱮᱱ ᱫᱚ ᱥᱟᱱᱛᱟᱲ ᱵᱤᱨᱟᱹᱫᱟᱹᱞᱤ ᱠᱚ ᱟᱯᱮᱭᱟᱜ ᱡᱟᱹᱛᱤ ᱯᱟᱹᱨᱥᱤ ᱫᱷᱚᱨᱚᱢ ᱞᱟᱠᱪᱟᱨ ᱟᱞᱚ ᱠᱚ ᱵᱟᱹᱜᱤᱭᱟᱜ ᱢᱟ ᱚᱱᱟ ᱞᱟᱹᱜᱤᱫ ᱛᱮ ᱠᱚᱞᱚᱢ ᱛᱟᱨᱣᱟᱨᱮᱭ ᱥᱟᱵ ᱠᱮᱫᱟ ᱢᱤᱫ ᱢᱤᱫ ᱛᱮᱭ ᱜᱟᱵᱟᱱ ᱠᱮᱫᱟ ᱥᱟᱹᱨᱤ ᱫᱷᱚᱨᱚᱢ ᱥᱮᱨᱮᱧ ᱯᱩᱛᱷᱤ ᱚᱞ ᱫᱚᱦᱚ ᱚᱱᱚᱬᱦᱮᱸᱫ ᱞᱤᱴᱟᱹ ᱜᱚᱰᱮᱛ ᱥᱚᱝᱥᱟᱨ ᱯᱷᱮᱸᱫᱽ ᱤᱥ ᱨᱚᱲ ᱢᱩᱨᱢᱩ ᱜᱚᱢᱠᱮ ᱫᱚ ᱥᱮᱨᱮᱧ ᱨᱩᱥᱤᱠᱟ ᱦᱚᱸᱭ ᱛᱟᱦᱮᱸ ᱠᱟᱱᱟ ᱥᱟᱱᱟᱢ ᱥᱟᱱᱛᱟᱲ ᱠᱚᱜᱮ ᱮᱱᱮᱡ ᱥᱮᱨᱮᱧ ᱫᱚ ᱟᱹᱰᱤ ᱜᱮᱵᱚᱱ ᱠᱩᱥᱤᱭᱟᱜᱼᱟ ᱢᱩᱨᱢᱩ ᱜᱚᱢᱠᱮ ᱫᱚ ᱫᱤᱥᱚᱢ ᱫᱤᱥᱚᱢ ᱟᱛᱳ ᱟᱛᱳ ᱫᱟᱬᱟ ᱠᱟᱛᱮ ᱥᱮᱨᱮᱧ ᱛᱟᱞᱟᱛᱮ ᱢᱟᱹᱱᱢᱤ ᱠᱚᱭ ᱪᱮᱸᱜᱷᱟᱣ ᱠᱮᱫ ᱠᱚᱣᱟ ᱠᱚᱵᱤ ᱜᱩᱨᱩᱣᱟᱜ ᱜᱟᱵᱟᱱ ᱥᱟᱱᱛᱟᱲᱤ ᱡᱟᱹᱛᱤᱭᱟᱹᱨᱤ ᱥᱮᱨᱮᱧ ᱫᱮᱵᱚᱱ ᱛᱤᱸᱜᱩᱱ ᱟᱹᱫᱤᱵᱟᱹᱥᱤ ᱵᱤᱨ ᱫᱚ ᱜᱚᱴᱟ ᱵᱤᱦᱟᱨ ᱵᱮᱝᱜᱚᱞ ᱟᱥᱟᱢ ᱳᱰᱤᱥᱟ ᱨᱟᱣᱟᱣᱮᱱᱟ ᱠᱚᱵᱤᱭ ᱟᱸᱜᱚᱪ ᱧᱟᱢ ᱞᱮᱫᱟ ᱪᱤᱠᱤ ᱨᱮᱭᱟᱜ ᱟᱱᱟᱴ ᱪᱮᱫᱟᱜ ᱵᱟᱝᱢᱟ ᱪᱤᱠᱤ ᱵᱮᱜᱚᱨ ᱢᱤᱫᱴᱟᱝ ᱡᱟᱹᱛᱤᱭᱟᱜ ᱯᱟᱹᱨᱥᱤ ᱥᱟᱶᱦᱮᱫ ᱛᱤᱥ ᱦᱚᱸ ᱱᱟᱯᱟᱭ ᱵᱷᱟᱵᱽ ᱛᱮᱫᱚ ᱵᱟᱝ ᱦᱟᱨᱟᱼᱵᱩᱨᱩᱜᱼᱟ ᱚᱱᱟ ᱞᱟᱹᱜᱤᱫ ᱛᱮ ᱩᱱᱤᱥᱥᱚ ᱛᱮᱭᱤᱥ ᱥᱟᱞ ᱨᱮ ᱢᱚᱡᱽ ᱫᱟᱸᱫᱮᱨ ᱟᱜ ᱪᱤᱠᱤ ᱵᱮᱱᱟᱣ ᱠᱮᱫᱟ ᱟᱵᱚ ᱠᱚ ᱞᱟᱹᱜᱤᱫ ᱥᱟᱶᱦᱮᱫ ᱨᱮᱭᱟᱜ ᱟᱭᱢᱟ ᱫᱷᱚᱱ ᱫᱩᱨᱤᱵᱽ ᱫᱚᱦᱚ ᱦᱚᱴᱚ ᱠᱟᱛᱮᱫ ᱟᱭᱢᱟ ᱠᱟᱹᱢᱤ ᱦᱚᱴᱚ ᱠᱟᱛᱮᱫ ᱤᱝᱨᱮᱡᱤ ᱩᱱᱤᱥᱥᱚ ᱯᱚᱧᱪᱟᱱᱱᱚ ᱥᱟᱞ ᱨᱮ ᱠᱚᱵᱤᱜᱩᱨᱩ ᱥᱟᱹᱫᱷᱩ ᱨᱟᱢᱪᱟᱸᱫᱽ ᱢᱩᱨᱢᱩ ᱫᱚ ᱱᱚᱣᱟ ᱫᱷᱩᱲᱤ ᱫᱷᱟᱹᱨᱛᱤ ᱵᱟᱹᱜᱤᱭᱟᱫ ᱡᱚᱦᱟᱨ